ᱟᱨ ᱡᱟᱦᱟᱸᱭ ᱜᱷᱩᱲᱤ ᱩᱰᱟᱹᱭ ᱠᱟᱱᱟᱭ ᱩᱱᱤ ᱧᱮᱞ ᱟᱯᱮ ᱛᱤᱱᱟᱹᱜ ᱛᱤᱱᱟᱹᱜ ᱦᱩᱰᱤᱧ ᱦᱩᱰᱤᱧ ᱜᱮ ᱧᱮᱞ ᱟᱯᱮ ᱥᱟᱱᱟᱢ ᱠᱚ ᱟᱨ ᱢᱤᱫᱴᱮᱱ ᱱᱟᱣᱟ ᱵᱷᱤᱰᱤᱭᱳ ᱛᱮ ᱟᱯᱮ ᱡᱚᱛᱚ ᱠᱚᱣᱟᱜ ᱥᱟᱹᱜᱩᱱ ᱫᱟᱨᱟᱢ ᱢᱮᱱᱟᱜᱼᱟ ᱟᱨ ᱛᱮᱦᱮᱧ ᱫᱚ ᱚᱲᱟᱜ ᱠᱚᱨᱮ ᱜᱮ ᱢᱮᱱᱟᱜ ᱛᱟᱵᱚᱱᱟ ᱟᱨ ᱛᱮᱦᱮᱧ ᱫᱚ ᱚᱲᱟᱜ ᱠᱚᱨᱮ ᱜᱮ ᱢᱮᱱᱟᱧᱟ ᱚᱲᱟᱜ ᱨᱮᱭᱟᱜ ᱠᱟᱹᱢᱤ ᱠᱚ ᱦᱩᱭᱩᱜ ᱠᱟᱱᱟ ᱟᱨ ᱱᱤᱛᱚᱜ ᱫᱚ ᱛᱟᱵᱮ ᱥᱮᱱᱚᱜ ᱞᱟᱹᱜᱤᱫ ᱢᱟᱴᱷ ᱥᱮᱫ ᱚᱱᱛᱮ ᱰᱟᱹᱝᱨᱤ ᱢᱮᱨᱚᱢ ᱠᱚ ᱢᱮᱱᱟᱜ ᱠᱚᱣᱟ ᱟᱫᱚ ᱩᱱᱠᱩ ᱠᱚ ᱩᱪᱟᱹᱲ ᱠᱚᱜᱮ ᱱᱟᱜ ᱤᱧ ᱥᱮᱱᱚᱜ ᱞᱟᱹᱜᱤᱫ ᱱᱤᱛᱚᱜ ᱫᱚ ᱛᱟᱵᱚᱱ ᱟᱫᱚ ᱪᱚᱞᱚ ᱦᱟᱸᱜ ᱟᱞᱮᱭᱟᱜ ᱢᱟᱴᱷ ᱠᱚ ᱨᱮᱱᱟᱜ ᱱᱟᱡᱟᱨᱟᱧ ᱫᱮᱠᱷᱟᱣ ᱯᱮ ᱛᱟᱵᱚᱱᱟ ᱟᱨ ᱰᱟᱹᱝᱨᱤ ᱢᱮᱨᱚᱢ ᱠᱚ ᱪᱮᱫ ᱞᱮᱠᱟ ᱠᱚ ᱟᱹᱛᱤᱧ ᱠᱟᱱᱟ ᱚᱱᱟ ᱦᱚᱸᱧ ᱫᱮᱠᱷᱟᱣ ᱯᱮ ᱛᱟᱵᱚᱱᱟ ᱪᱚᱞᱚ ᱢᱟᱴᱷ ᱥᱮᱫ ᱟᱨ ᱩᱱᱠᱩ ᱟᱨ ᱧᱮᱞᱮᱫ ᱠᱤᱱᱟ ᱱᱩᱭ ᱫᱚ ᱴᱩᱥᱩ ᱟᱨ ᱱᱩᱭ ᱫᱚ ᱦᱩᱭᱩᱜ ᱠᱟᱱᱟ ᱢᱟᱛᱟᱞ ᱠᱚᱲᱟ ᱧᱮᱞ ᱴᱷᱤᱠ ᱜᱮ ᱠᱟᱱ ᱛᱟᱯᱮ ᱢᱟᱛᱟᱞ ᱢᱟᱛᱟᱞ ᱜᱮ ᱧᱮᱞᱚᱜ ᱠᱟᱱᱟ ᱢᱟᱛᱟᱞ ᱠᱚᱲᱟ ᱟᱨ ᱱᱩᱠᱤᱱ ᱦᱚᱸ ᱢᱟᱴᱷ ᱠᱤᱱ ᱥᱮᱱᱚᱜᱼᱟ ᱞᱟᱹᱭ ᱛᱟᱹᱠᱤᱱ ᱥᱮᱱᱚᱜ ᱟᱹᱵᱤᱱ ᱛᱚ ᱢᱟᱴᱷ ᱟᱢ ᱵᱟᱢ ᱥᱮᱱᱚᱜᱼᱟ ᱟᱢᱮᱢ ᱥᱮᱱᱚᱜᱼᱟ ᱥᱮ ᱵᱟᱝ ᱴᱷᱤᱠ ᱟᱞᱚ ᱵᱤᱱ ᱥᱮᱱᱚᱜᱼᱟ ᱤᱧ ᱮᱠᱞᱟ ᱜᱤᱧ ᱥᱮᱱᱚᱜᱼᱟ ᱟᱨ ᱵᱟᱹᱦᱩᱭ ᱥᱮᱱᱚᱜᱼᱟ ᱛᱚ ᱪᱚᱞᱚ ᱢᱟᱴᱷ ᱥᱮᱫ ᱵᱚᱱ ᱥᱮᱱ ᱞᱮᱱᱜᱮ ᱟᱨ ᱞᱮ ᱥᱮᱱᱚᱜ ᱠᱟᱱᱟ ᱢᱟᱴᱷ ᱟᱨ ᱚᱱᱛᱮ ᱨᱮᱜᱮ ᱦᱟᱸᱜ ᱠᱷᱟᱱ ᱛᱤᱦᱤᱧ ᱫᱚ ᱠᱟᱹᱴᱤᱡ ᱰᱟᱝᱨᱤ ᱢᱮᱨᱚᱢ ᱠᱚᱠᱚ ᱟᱹᱛᱤᱧ ᱠᱟᱱᱟ ᱩᱱᱠᱩ ᱠᱚᱞᱮ ᱜᱩᱯᱤ ᱵᱟᱲᱟ ᱠᱚᱣᱟ ᱟᱨ ᱜᱷᱩᱲᱤ ᱞᱮ ᱟᱹᱜᱩ ᱛᱚᱨᱟ ᱟᱠᱟᱫᱮᱭᱟ ᱢᱤᱫᱴᱟᱝ ᱜᱷᱩᱲᱤ ᱩᱱᱤ ᱦᱚᱸᱞᱮ ᱚᱴᱟᱝ ᱮᱭᱟ ᱟᱨ ᱪᱷᱳᱴᱳ ᱞᱟᱞᱯᱟ ᱦᱤᱡᱩᱜ ᱠᱟᱱ ᱛᱟᱵᱚᱱᱟ ᱦᱩᱭ ᱛᱚᱨᱟ ᱛᱟᱭᱚᱢ ᱥᱮᱫ ᱨᱮ ᱯᱮᱱ ᱢᱮᱱ ᱪᱮᱫ ᱫᱚ ᱵᱟᱭ ᱦᱚᱨᱚᱜ ᱟᱠᱟᱫᱟ ᱤᱱᱟᱹᱛᱮ ᱵᱟᱹᱧ ᱫᱮᱠᱷᱟᱣᱮ ᱠᱟᱱᱟ ᱦᱟᱸᱜ ᱦᱮᱸ ᱥᱮ ᱟᱨ ᱜᱷᱩᱲᱤ ᱦᱟᱸᱜ ᱵᱚᱱ ᱚᱴᱟᱝ ᱞᱮᱜᱮ ᱦᱟᱯᱮ ᱪᱮᱫ ᱞᱮᱠᱟ ᱜᱷᱩᱲᱤ ᱚᱴᱟᱝᱚᱜ ᱠᱟᱱᱟ ᱥᱮ ᱵᱟᱝ ᱧᱮᱞ ᱛᱟᱵᱚᱱ ᱯᱮ ᱜᱷᱩᱲᱤᱧ ᱚᱴᱟᱝ ᱮ ᱠᱟᱱᱟ ᱦᱮᱸ ᱥᱮ ᱫᱚ ᱚᱱᱟ ᱜᱷᱩᱲᱤ ᱚᱴᱟᱝ ᱮ ᱠᱟᱱᱟ ᱢᱟ ᱢᱟ ᱢᱟ ᱩᱰᱟᱹᱣ ᱮᱱᱟ ᱩᱰᱟᱹᱣ ᱮᱱᱟ ᱩᱰᱟᱹᱣ ᱮᱱᱟᱭ ᱢᱟ ᱱᱚᱛᱮ ᱦᱤᱡᱩᱜ ᱢᱮ ᱱᱚᱛᱮ ᱦᱤᱡᱩᱜ ᱢᱮ ᱟᱹᱰᱤ ᱧᱮᱞ ᱯᱮ ᱛᱤᱱᱟᱹᱜ ᱴᱚᱝ ᱨᱮ ᱩᱰᱟᱹᱜ ᱠᱟᱱᱟᱭ

ᱩᱱᱤ ᱧᱮᱞᱮ ᱯᱮ ᱛᱤᱱᱟᱹᱜ ᱛᱤᱱᱟᱹᱜ ᱦᱩᱰᱤᱧ ᱦᱩᱰᱤᱧ ᱜᱮ ᱧᱮᱞᱮ ᱯᱮ ᱜᱷᱩᱲᱤ ᱥᱟᱶ ᱩᱰᱟᱹᱣ ᱥᱮᱱᱚᱜᱼᱟ ᱡᱩᱫᱤ ᱜᱷᱩᱲᱤ ᱡᱳᱨ ᱧᱚᱜ ᱦᱚᱭᱮ ᱧᱟᱢᱟ ᱥᱮ ᱜᱷᱩᱲᱤ ᱟᱫᱚ ᱚᱴᱟᱝ ᱤᱫᱤ ᱜᱚᱫ ᱠᱟᱢᱟᱭ ᱟᱢ ᱦᱚᱸ ᱵᱩᱡᱽ ᱠᱮᱫᱟᱢ ᱦᱮᱸᱭᱟ ᱛᱚ ᱩᱱᱤ ᱧᱮᱞ ᱛᱟᱵᱚᱱ ᱯᱮ ᱜᱷᱩᱲᱤ ᱩᱰᱟᱹᱣ ᱠᱟᱱᱟ ᱱᱩᱭ ᱜᱮ ᱦᱟᱸᱜ ᱜᱷᱩᱲᱤ ᱢᱟᱹᱞᱤᱠ ᱠᱟᱱᱟᱭ ᱵᱟᱵᱮᱨ ᱮᱠᱷᱚᱱ ᱵᱚᱦᱩᱛ ᱢᱮᱱᱟᱜ ᱜᱮᱭᱟ ᱟᱨ ᱜᱷᱩᱲᱤ ᱟᱹᱰᱤ ᱴᱚᱝ ᱨᱟᱠᱟᱵ ᱟᱠᱟᱱᱟ

ᱱᱚᱜᱼᱚᱭ ᱧᱮᱞ ᱛᱟᱯᱮ ᱱᱩᱱᱟᱹᱜ ᱜᱟᱱ ᱵᱟᱵᱮᱨ ᱢᱮᱱᱟᱜᱼᱟ ᱟᱨ ᱱᱩᱱ ᱴᱩᱠᱩ ᱜᱤᱫᱽᱨᱟᱹ ᱦᱮᱡ ᱠᱟᱱᱟ ᱜᱷᱩᱲᱤ ᱩᱰᱟᱹᱣ ᱜᱷᱩᱲᱤ ᱥᱟᱞᱟᱜ ᱩᱰᱟᱹᱣ ᱥᱮᱱᱚᱜᱼᱟ ᱧᱮᱞ ᱯᱮ ᱟᱫᱚ ᱥᱚᱱᱟ ᱵᱟᱭ ᱦᱟᱸᱜ ᱜᱩᱰᱤ ᱜᱷᱩᱲᱤ ᱫᱚ ᱩᱰᱟᱹᱣ ᱦᱟᱛᱟᱲ ᱠᱚᱣᱟᱭ ᱟᱹᱞᱤᱧ ᱫᱚ ᱦᱟᱸᱜ ᱢᱟᱴᱷ ᱥᱮᱫ ᱠᱟᱹᱴᱤᱡ ᱞᱤᱧ ᱥᱮᱱᱚᱜᱼᱟ ᱟᱢ ᱫᱚ ᱟᱢ ᱫᱚ ᱱᱚᱰᱮ ᱜᱮ ᱛᱟᱦᱮᱱ ᱢᱮ ᱥᱮ ᱦᱮᱸᱭᱟ ᱮᱭ ᱦᱚᱨ ᱫᱷᱟᱨᱮ ᱱᱚᱣᱟ ᱫᱷᱟᱨᱮ ᱜᱮ ᱛᱟᱦᱮᱱ ᱢᱮ ᱜᱟᱹᱰᱤ ᱠᱚ ᱦᱤᱡᱩᱜᱼᱟ ᱧᱮᱞ ᱠᱟᱛᱮ ᱟᱹᱞᱤᱧ ᱫᱚ ᱦᱟᱱᱮ ᱰᱟᱝᱨᱤ ᱢᱮᱨᱚᱢ ᱞᱤᱧ ᱩᱪᱟᱹᱲ ᱦᱚᱴᱚ ᱟᱠᱚ ᱛᱟᱵᱚᱱ ᱜᱮ ᱯᱚᱨᱮ ᱞᱤᱧ ᱦᱤᱡᱩᱜ ᱠᱟᱱᱟ ᱟᱫᱚ ᱱᱟᱜ ᱱᱤᱛᱚᱜ ᱫᱚ ᱰᱟᱝᱨᱤ ᱢᱮᱨᱚᱢ ᱩᱪᱟᱹᱲᱚᱜ ᱞᱤᱧ ᱥᱮᱱᱚᱜ ᱠᱟᱱᱟ ᱟᱨ ᱪᱮᱫ ᱠᱚ ᱞᱟᱹᱭᱟ ᱤᱧ ᱫᱚ ᱰᱟᱝᱨᱤ ᱢᱮᱨᱚᱢ ᱪᱤᱞᱤ ᱜᱮ ᱵᱟᱹᱧ ᱴᱷᱤᱠᱟᱹ ᱠᱚᱛᱟᱞᱮᱭᱟ ᱢᱤᱫ ᱫᱤᱱᱚᱜ ᱦᱟᱸᱜ ᱮᱴᱟᱜ ᱦᱚᱲᱤᱡ ᱢᱤᱫᱴᱮᱱ ᱢᱮᱨᱚᱢ ᱢᱤᱫᱴᱟᱝ ᱫᱤᱠᱩᱱᱟᱜ ᱮ ᱥᱟᱵ ᱤᱫᱤᱭᱮ ᱠᱟᱱ ᱛᱟᱦᱮᱱᱟ ᱟᱫᱚ ᱤᱧ ᱫᱚᱧ ᱢᱚᱱᱮ ᱠᱮᱜᱼᱟ ᱯᱟᱞᱮᱱ ᱟᱞᱮᱭᱤᱡ ᱜᱮ ᱠᱟᱱᱟᱭ ᱟᱫᱚ ᱤᱱᱟᱹᱜ ᱛᱤᱧ ᱢᱟᱱᱮ ᱮᱜᱮᱨ ᱠᱚ ᱡᱚᱢ ᱠᱟᱛᱮ ᱢᱟᱱᱮ ᱩᱱᱤ ᱢᱮᱨᱚᱢᱤᱧ ᱪᱷᱟᱲᱟᱣ ᱟᱹᱜᱩ ᱠᱮᱫᱮᱭᱟ ᱩᱱᱤ ᱫᱤᱠᱩ ᱴᱷᱮᱱ ᱠᱷᱚᱱᱟᱜ ᱟᱫᱚ ᱯᱚᱨᱮᱛᱮ ᱚᱲᱟᱜ ᱦᱮᱡ ᱠᱟᱛᱮᱧ ᱵᱟᱲᱟᱭ ᱧᱟᱢ ᱠᱮᱫᱟ ᱩᱱᱤ ᱫᱚ ᱟᱞᱮᱭᱤᱡ ᱢᱮᱨᱚᱢ ᱫᱚ ᱵᱟᱝ ᱠᱟᱱᱟ ᱱᱟᱜ ᱟᱫᱚ ᱵᱮᱠᱟᱨ ᱵᱮᱠᱟᱨ ᱜᱮ ᱩᱱᱤ ᱫᱤᱠᱩ ᱴᱷᱮᱱ ᱮᱜᱮᱨ ᱨᱩᱦᱤᱫ ᱤᱧ ᱡᱚᱢ ᱠᱮᱜᱼᱟ ᱦᱮᱸ ᱥᱮ ᱛᱚ ᱟᱹᱞᱤᱧ ᱫᱚ ᱦᱟᱸᱜ ᱱᱩᱭ ᱛᱚᱨᱟ ᱫᱟ ᱰᱟᱝᱨᱤ ᱵᱩᱥᱟᱹᱜ ᱜᱮᱭᱟ ᱱᱩᱭ ᱰᱟᱝᱨᱤ ᱜᱮ ᱦᱟᱸᱜ ᱱᱚᱜᱼᱚ ᱱᱚᱰᱮ ᱴᱷᱚᱠᱟ ᱴᱷᱚᱠᱟ ᱛᱮ ᱛᱟᱵᱚᱱᱟ ᱟᱹᱛᱤᱧᱟ ᱦᱟᱸᱜ ᱠᱷᱟᱱ ᱟᱫᱚ ᱞᱟᱡ ᱠᱚ ᱵᱤᱞᱮᱱ ᱛᱟᱭ ᱠᱷᱟᱱ ᱤᱫᱤ ᱦᱩᱭᱩᱜᱼᱟ ᱟᱨ ᱵᱟᱹᱦᱩ ᱫᱚ ᱦᱟᱹᱱᱤ ᱦᱟᱸᱰᱮ ᱢᱮᱨᱚᱢ ᱠᱚᱭ ᱛᱚᱞ ᱵᱟᱲᱟᱭᱮᱫ ᱠᱚᱣᱟ ᱛᱚ ᱵᱮᱥ ᱞᱮᱠᱟ ᱟᱹᱛᱤᱧ ᱠᱟᱱ ᱛᱟᱵᱚᱱᱟ ᱵᱮᱥ ᱜᱮ ᱧᱮᱞ ᱟᱨ ᱱᱚᱜᱼᱚ ᱱᱚᱣᱟ ᱡᱟᱦᱟᱸ ᱵᱟᱹᱫᱽ ᱯᱮ ᱧᱮᱞ ᱧᱟᱢᱮᱫ ᱦᱚᱸᱜᱼᱚᱭ ᱛᱚᱨᱟ ᱱᱚᱣᱟ ᱵᱟᱹᱫᱽ ᱫᱚ ᱢᱮᱥᱤᱱ ᱛᱮ ᱦᱩᱲᱩ ᱠᱚ ᱤᱨ ᱟᱠᱟᱫᱼᱟ ᱤᱱᱟᱹᱛᱮ

ᱚᱱᱟ ᱠᱚᱜᱮ ᱟᱨ ᱪᱚᱞᱚ ᱩᱱᱤ ᱵᱚᱱ ᱛᱚᱞᱟᱭ ᱜᱮ ᱤᱫᱤᱭᱟ ᱟᱫᱚ ᱧᱮᱞ ᱯᱮ ᱛᱟᱵᱚᱱ ᱪᱮᱫ ᱞᱮᱠᱟ ᱠᱷᱚᱲ ᱠᱚ ᱧᱩᱨᱩ ᱟᱠᱟᱱᱟ

ᱟᱫᱚ ᱱᱟᱜ ᱤᱧ ᱛᱩᱞ ᱟᱫᱮᱭᱟ ᱟᱫᱚ ᱤᱫᱤᱭᱮᱫ ᱟᱭ ᱟᱫᱚ ᱦᱟᱢᱟᱞ ᱫᱚ ᱵᱟᱝ ᱦᱟᱢᱟᱞᱟ ᱮᱱᱛᱮ ᱟᱫᱚ ᱦᱚᱭ ᱜᱮᱥᱮ ᱦᱚᱭᱮᱜᱼᱟᱭ ᱦᱟᱫᱟᱨ ᱦᱟᱫᱟᱨ ᱤᱱᱟᱹ ᱛᱮᱜᱮ ᱦᱟᱱᱛᱮ ᱱᱟᱛᱮ ᱴᱚᱞᱚ ᱢᱚᱞᱚᱢ ᱵᱩᱡᱷᱟᱹᱣ ᱜᱚᱫᱟ ᱟᱫᱚ ᱦᱟᱹᱱᱤ ᱤᱫᱤ ᱜᱚᱫ ᱠᱮᱫᱼᱟ ᱟᱹᱰᱤ ᱞᱚᱜᱚᱱ ᱤᱧ ᱦᱚᱸᱧ ᱪᱟᱞᱟᱣ ᱞᱮᱱ ᱛᱟᱵᱚᱱ ᱜᱮ ᱟᱨ ᱥᱳᱱᱟ ᱵᱷᱟᱹᱭ ᱜᱷᱩᱲᱤ ᱫᱚ ᱛᱟᱵᱚ ᱩᱰᱩᱠ ᱠᱟᱱ ᱛᱟᱵᱚᱱᱟ ᱦᱟᱹᱱᱤ ᱦᱟᱸᱰᱮ ᱧᱮᱞ ᱯᱮ ᱚᱠᱟᱭᱮᱱᱟᱭ ᱜᱷᱩᱲᱤ ᱩᱰᱟᱹᱜ ᱠᱟᱱ ᱛᱟᱭᱟ ᱥᱳᱱᱟ ᱵᱷᱟᱹᱭ ᱟᱨ ᱟᱡ ᱫᱚ ᱧᱮᱞᱮ ᱯᱮ ᱦᱟᱹᱱᱤ ᱦᱟᱹᱱᱤ ᱦᱩᱰᱤᱧ ᱦᱩᱰᱤᱧᱤᱡ ᱜᱷᱩᱲᱤ ᱟᱡ ᱠᱷᱚᱱᱟᱜ ᱟᱹᱰᱤ ᱢᱟᱨᱟᱝ ᱜᱮᱭᱟ ᱟᱡ ᱜᱮ ᱦᱩᱰᱤᱧ ᱮᱱᱟᱭ ᱜᱷᱩᱲᱤ ᱠᱷᱚᱱᱟᱜ ᱛᱤ ᱫᱚ ᱚᱠᱟᱭᱮᱱᱟ ᱚᱸᱰᱮᱢ ᱜᱟᱰᱟᱣ ᱠᱟᱜᱼᱟ ᱦᱮᱸ ᱵᱮᱥ ᱵᱩᱫᱽᱫᱷᱤᱢ ᱠᱷᱟᱴᱟᱣ ᱠᱟᱜᱼᱟ ᱴᱷᱤᱠ ᱜᱮᱭᱟ ᱛᱟᱵᱚ ᱜᱷᱩᱲᱤ ᱫᱚ ᱚᱠᱟᱭᱮᱱᱟ ᱟᱹᱰᱤ ᱚᱱᱛᱮ ᱨᱮ ᱩᱰᱟᱹᱜ ᱠᱟᱱᱟᱭ ᱛᱚ ᱚᱲᱟᱜ ᱵᱚᱱ ᱪᱟᱞᱟᱜᱼᱟ ᱛᱚ ᱥᱮ ᱪᱮᱫ ᱦᱮᱸ ᱜᱷᱩᱲᱤ ᱫᱚ ᱱᱟᱜ ᱦᱩᱭ ᱟᱬᱜᱚ ᱧᱩᱨ ᱟᱠᱟᱱᱟ ᱜᱷᱩᱲᱤ ᱫᱚ ᱱᱟᱜ ᱧᱩᱨ ᱟᱠᱟᱱᱟ ᱟᱨ ᱚᱱᱠᱟ ᱫᱚ ᱵᱟᱝ ᱞᱟᱛᱟᱨ ᱨᱮ ᱥᱟᱵ ᱢᱮ ᱩᱰᱟᱹᱣ ᱞᱟᱹᱜᱤᱫ ᱞᱮ ᱦᱟᱱᱮ ᱦᱟᱱᱛᱮ ᱪᱟᱞᱟᱣ ᱠᱟᱱᱟ ᱥᱳᱱᱟ ᱵᱷᱟᱭ ᱟᱨ ᱤᱧ ᱫᱮᱠᱷᱟᱣ ᱟᱯᱮ ᱠᱟᱱ ᱛᱟᱵᱚᱱᱟ ᱪᱮᱫᱠᱟ ᱩᱰᱟᱹᱭᱟ ᱩᱱᱤ ᱥᱚᱱᱟ ᱵᱷᱟᱭ ᱩᱰᱟᱹᱣᱮ ᱠᱟᱱᱟ ᱦᱟᱸᱜ ᱠᱷᱟᱱ ᱪᱟᱞᱟᱣ ᱪᱟᱞᱟᱣ ᱠᱟᱱᱟᱭ ᱛᱚ ᱥᱚᱱᱟ ᱵᱷᱟᱭ ᱥᱚᱱᱟ ᱵᱷᱟᱭ ᱥᱟᱵ ᱠᱟᱛᱮ ᱦᱟᱸᱜ ᱠᱷᱟᱱ ᱜᱷᱩᱲᱤ ᱟᱲᱟᱜᱮ ᱞᱟᱹᱜᱤᱫ ᱟᱭ ᱩᱰᱟᱹᱜᱼᱟᱭ ᱧᱮᱞ ᱯᱮ ᱚᱠᱟ ᱞᱮᱠᱟ ᱢᱟ ᱟᱲᱟᱜᱮᱢ ᱢᱟ ᱟᱨ ᱱᱤ ᱧᱮᱞ ᱯᱮ ᱨᱟᱠᱟᱵ ᱮᱱᱟᱭ ᱟᱨ ᱱᱤ ᱧᱮᱞ ᱯᱮ ᱛᱤᱱᱟᱹᱜ ᱪᱚᱴᱮ ᱨᱟᱠᱟᱵ ᱮᱱᱟ

ᱟᱫᱚ ᱚᱲᱟᱜ ᱞᱮ ᱥᱮᱱᱚᱜᱼᱟ ᱜᱷᱩᱨᱤᱭᱟᱹ ᱮᱢᱟᱭ ᱢᱮ ᱛᱚ ᱯᱷᱟᱭᱱᱮᱞ ᱜᱟᱛᱮ ᱠᱚ ᱱᱤᱛᱚᱜ ᱫᱚ ᱚᱲᱟᱜ ᱞᱮ ᱥᱮᱡ ᱮᱱᱟ ᱟᱫᱚ ᱛᱮᱦᱮᱧᱟᱜ ᱵᱷᱤᱰᱤᱭᱳ ᱫᱚ ᱱᱚᱝᱠᱟ ᱨᱮᱜᱮ ᱱᱚᱰᱮ ᱜᱮ ᱢᱩᱪᱟᱹᱫ ᱠᱟᱛᱟ ᱵᱚᱱ ᱠᱟᱱᱟ ᱛᱚ ᱪᱮᱫ ᱞᱮᱠᱟ ᱦᱩᱭᱱᱟ ᱵᱷᱤᱰᱤᱭᱳ ᱠᱚᱢᱮᱱᱴ ᱠᱟᱛᱮ ᱞᱟᱹᱭ ᱛᱟᱵᱚᱱ ᱯᱮ ᱦᱳᱭ ᱥᱮ ᱢᱟ ᱮᱱᱠᱷᱟᱱ ᱥᱟᱱᱟᱢ ᱠᱚ ᱡᱚᱦᱟᱨ ᱵᱷᱤᱰᱤᱭᱳ ᱫᱚ ᱱᱚᱰᱮ ᱜᱮ ᱛᱟᱵᱚᱱ ᱢᱩᱪᱟᱹᱫ ᱫᱮᱫᱟ